ᱫᱟᱹᱭ ᱟᱹᱵᱤᱱ ᱟᱸᱡᱚᱢ ᱵᱤᱱ ᱱᱤᱛᱚᱜ ᱟᱵᱚ ᱥᱟᱱᱛᱟᱲ ᱡᱟᱹᱛᱤ ᱡᱟᱦᱟᱸ ᱛᱤᱱᱟᱹᱜ ᱜᱮᱵᱚᱱ ᱞᱟᱦᱟ ᱤᱫᱤᱜ ᱠᱟᱱᱟ ᱟᱨ ᱡᱟᱦᱟᱸ ᱛᱤᱱᱟᱹᱜ ᱚᱞ ᱯᱟᱲᱦᱟᱣ ᱠᱟᱛᱮ ᱵᱚᱱ ᱞᱟᱦᱟ ᱤᱫᱤᱜ ᱠᱟᱱᱟ ᱢᱮᱱᱠᱷᱟᱱ ᱢᱤᱫᱴᱤᱡ ᱮ, ᱟᱹᱰᱤ ᱢᱟᱨᱟᱝ ᱵᱚᱱ ᱵᱷᱩᱞᱮᱜᱼᱟ ᱚᱱᱟ ᱫᱚ ᱪᱮᱫ ᱢᱟᱥᱮ ᱦᱩᱸ. ᱟᱵᱚ ᱟᱵᱚᱣᱟᱜ ᱡᱟᱱᱟᱢ ᱟᱲᱟᱝ ᱛᱮ ᱵᱟᱵᱚᱱ ᱨᱚᱲ ᱠᱟᱱᱟ ᱵᱟᱵᱚ ᱥᱮ ᱵᱟᱵᱚ ᱵᱟᱝ? ᱨᱚᱲ ᱠᱟᱱ ᱜᱮᱭᱟ ᱱᱮᱛᱟᱨ ᱫᱚ ᱟᱹᱰᱤ ᱜᱟᱱ ᱚᱱᱠᱟ ᱠᱚ ᱪᱟᱹᱠᱨᱤ ᱵᱟᱹᱠᱨᱤ ᱠᱟᱜᱼᱟ ᱠᱚ ᱦᱳᱭ ᱮᱴᱟᱜ ᱪᱤᱠᱤ ᱠᱟᱛᱮ ᱚᱞ ᱯᱟᱲᱦᱟᱣ ᱠᱟᱛᱮ ᱠᱚ ᱢᱟᱱᱮ ᱠᱚ ᱪᱟᱹᱠᱨᱤ ᱠᱟᱜᱼᱟ ᱠᱚ ᱮᱱᱛᱮ ᱩᱱᱠᱩ ᱫᱚ ᱡᱟᱱᱟᱢ ᱟᱲᱟᱝ ᱫᱚ ᱟᱫᱚ ᱵᱟᱠᱚ ᱜᱚᱨᱚᱡᱟᱜᱼᱟ ᱥᱮ ᱪᱮᱫ ᱥᱮᱠᱚ ᱦᱤᱲᱤᱧ ᱤᱫᱤᱭᱮᱫᱼᱟ ᱦᱳᱭ ᱢᱮᱱᱠᱷᱟᱱ ᱫᱟᱹᱭ ᱟᱵᱚ ᱟᱵᱚᱣᱟᱜ ᱡᱟᱱᱟᱢ ᱟᱲᱟᱝ ᱛᱮ ᱨᱚᱲ ᱞᱮᱠᱷᱟᱱ ᱪᱮᱫ ᱪᱤᱠᱟᱹᱜᱼᱟ ᱥᱮ ᱵᱟᱝ ᱨᱚᱲ ᱞᱮᱠᱷᱟᱱ ᱪᱮᱫ ᱪᱤᱠᱟᱹᱜᱼᱟ ᱡᱩᱫᱤ ᱟᱵᱚ ᱱᱤᱛᱚᱜ ᱮᱸ, ᱮᱴᱟᱜ ᱮᱸ, ᱟᱲᱟᱝ ᱛᱮ ᱟᱨ ᱮᱴᱟᱜ ᱟᱲᱟᱝ ᱠᱚᱛᱮ ᱵᱚᱱ ᱨᱚᱲᱟ ᱛᱚ ᱟᱵᱚᱣᱟᱜ ᱟᱲᱟᱝ ᱢᱟ ᱵᱟᱹᱭ ᱵᱟᱹᱭᱛᱮ ᱢᱟᱨᱟᱴᱷᱤ ᱢᱟᱞᱚᱴ ᱪᱟᱵᱟᱜᱼᱟ ᱦᱳᱭ ᱚᱱᱟ ᱜᱮᱛᱚ ᱛᱚ ᱟᱫᱚ ᱱᱤᱛᱚᱜ ᱢᱟ ᱟᱵᱚ ᱱᱚᱝᱠᱟ ᱮᱴᱟᱜ ᱟᱲᱟᱝ ᱠᱚᱛᱮ ᱨᱚᱲ ᱨᱮᱭᱟᱜ ᱯᱚᱦᱚᱴ ᱢᱮᱱᱟᱜ ᱛᱟᱵᱚᱱᱟ ᱛᱚ ᱚᱱᱟ ᱢᱟᱵᱚᱱ ᱵᱷᱩᱞ ᱦᱩᱭ ᱟᱠᱟᱫ ᱡᱟᱦᱟᱸ ᱚᱱᱟ ᱠᱚᱢᱟ ᱪᱤᱱᱛᱟᱹ ᱞᱮᱠᱷᱟᱱ ᱵᱟᱝ ᱜᱟᱱᱚᱜᱼᱟ ᱱᱤᱛᱚᱜ ᱫᱚ ᱟᱵᱚ ᱪᱤᱠᱟᱹᱛᱮ ᱱᱚᱣᱟ ᱵᱚᱱ ᱟᱹᱨᱩᱭ ᱛᱟᱵᱚᱱᱟ ᱚᱱᱟ ᱵᱚᱱ ᱪᱮᱥᱴᱟᱭᱟ ᱛᱚ ᱟᱹᱵᱤᱱ ᱚᱱᱟ ᱞᱟᱹᱜᱤᱫ ᱪᱮᱫ ᱢᱤᱫᱴᱤᱡ ᱥᱳᱥᱟᱞ ᱢᱮᱥᱮᱡᱽ ᱵᱤᱱ ᱮᱢᱟ ᱠᱚᱣᱟ ᱟᱹᱵᱤᱱ ᱚᱱᱠᱟ ᱥᱳᱥᱟᱞ ᱢᱮᱥᱮᱡᱽ ᱵᱤᱱ ᱮᱢ ᱫᱟᱲᱮ ᱟᱠᱚᱣᱟ ᱮᱢᱟ ᱠᱚᱣᱟᱞᱤᱧ ᱚᱱᱠᱟ ᱞᱤᱧ ᱚᱞ ᱵᱟᱲᱟ ᱟᱠᱟᱫ ᱜᱮᱭᱟ ᱠᱤᱱᱛᱩ ᱦᱚᱲ ᱠᱚ ᱤᱭᱟᱹ ᱢᱟᱱᱮ ᱠᱚ ᱥᱮᱪᱮᱫᱚᱜ ᱢᱟᱠᱚ ᱪᱮᱦᱮᱸᱜᱟᱜ ᱢᱟᱠᱚ ᱚᱱᱟ ᱞᱟᱹᱜᱤᱫ ᱛᱤᱱᱟᱹᱜ ᱜᱟᱱ ᱪᱚᱞᱤᱧ ᱚᱱᱠᱟᱞᱤᱧ ᱚᱞ ᱵᱟᱲᱟᱭ ᱦᱳᱭ ᱫᱟᱹᱭ ᱢᱟᱥᱮ ᱚᱱᱟ ᱞᱟᱹᱭ ᱵᱤᱱ ᱦᱚᱲ ᱢᱮᱱᱟᱜ ᱠᱚᱜᱮᱭᱟ

ᱵᱚᱭᱦᱟ ᱠᱚ ᱞᱟᱹᱭ ᱛᱟᱹᱠᱤᱱ ᱡᱟᱦᱟᱸ ᱠᱤᱱ ᱞᱟᱹᱭ ᱠᱮᱜᱼᱟ ᱚᱱᱟ ᱠᱚ ᱟᱸᱡᱚᱢ ᱠᱟᱛᱮ ᱠᱟᱹᱡ ᱟᱨ ᱫᱚᱦᱲᱟ ᱵᱷᱤᱰᱤᱭᱳ ᱧᱮᱞ ᱛᱟᱵᱚᱱ ᱯᱮ ᱟᱨ ᱱᱚᱣᱟ ᱡᱟᱦᱟᱸ ᱚᱱᱚᱬᱦᱮᱸ ᱠᱤᱱ ᱞᱟᱹᱭ ᱠᱮᱜᱼᱟ ᱚᱱᱟ ᱚᱱᱟ ᱨᱮᱭᱟᱜ ᱢᱟᱱᱮ ᱢᱤᱫᱴᱤᱡ ᱟᱹᱲᱟᱹ ᱨᱮᱭᱟᱜ ᱢᱟᱱᱮ ᱠᱚ ᱵᱮᱥ ᱪᱮᱦᱨᱟ ᱵᱩᱡᱷᱟᱹᱣ ᱛᱟᱵᱚᱱ ᱯᱮ ᱵᱚᱦᱚᱜ ᱨᱮ ᱤᱫᱤ ᱛᱟᱵᱚᱱ ᱯᱮ ᱱᱚᱣᱟ ᱫᱚ ᱟᱹᱰᱤ ᱢᱟᱨᱟᱝ ᱥᱳᱥᱟᱞ ᱢᱮᱥᱮᱡᱽ ᱠᱟᱱᱟ ᱛᱚ ᱡᱚᱦᱟᱨ ᱜᱮ